ᱢᱚᱱ ᱢᱚᱱᱛᱮ ᱢᱮᱱᱫᱟ ᱡᱮ ᱥᱟᱹᱫᱷᱩᱢ ᱥᱟᱡᱟᱜ ᱠᱟᱱᱟ ᱤᱱᱟᱹᱜ ᱫᱤᱱ ᱫᱚ ᱢᱩᱥᱞᱟᱹ ᱠᱚᱲᱟ ᱵᱩᱞᱩ ᱠᱚᱨᱮ ᱫᱩᱲᱩᱵ ᱫᱟᱲᱮᱭᱟᱜ ᱠᱟᱱᱟ ᱟᱨ ᱤᱧ ᱡᱚᱠᱷᱚᱱᱤᱧ ᱢᱮᱛᱟᱢ ᱠᱟᱱᱟ ᱞᱚᱵᱚᱫᱟ ᱡᱚᱠᱷᱚᱱ ᱱᱤᱭᱟᱹ ᱩᱱᱤ ᱠᱩᱲᱤ ᱵᱮᱯᱟᱨ ᱛᱮ ᱵᱩᱡᱷᱟᱹᱣ ᱠᱮᱫᱟ ᱡᱮ ᱠᱩᱲᱤᱭᱟᱜ ᱢᱤᱫᱴᱮᱱ ᱯᱟᱥᱴ ᱢᱮᱱᱟᱜᱼᱟ ᱡᱮ ᱥᱟᱞᱚᱱᱤ ᱢᱩᱨᱢᱩ ᱵᱷᱩᱞ ᱠᱟᱨᱚᱱ ᱵᱚᱥᱚᱛᱮ ᱥᱩᱥᱟᱭᱤᱰ ᱠᱟᱫᱟᱭ ᱥᱟᱵᱷᱟᱵᱤᱠ ᱵᱷᱟᱵᱮ ᱜᱮ ᱩᱱᱤ ᱱᱤᱡᱮ ᱟᱭᱟᱜ ᱛᱤ ᱛᱮᱫᱚ ᱵᱟᱭ ᱜᱚᱡ ᱠᱟᱫᱮᱭᱟ ᱛᱚ ᱚᱱᱟ ᱦᱤᱥᱟᱹᱵ ᱫᱚ ᱱᱤᱨᱫᱳᱥ ᱠᱟᱱ ᱜᱮᱭᱟᱭ ᱛᱚ ᱛᱤᱦᱤᱧᱟᱜ ᱵᱷᱤᱰᱤᱭᱳ ᱨᱮᱫᱚ ᱵᱚᱱ ᱨᱚᱲᱟ ᱦᱩᱭᱩᱜ ᱠᱟᱱᱟ ᱞᱚᱵᱚ ᱦᱟᱸᱥᱫᱟ ᱟᱨ ᱥᱟᱞᱚᱱᱤ ᱢᱩᱨᱢᱩ ᱱᱩᱠᱤᱱᱟᱜ ᱵᱟᱨᱮᱛᱮ ᱛᱚ ᱥᱟᱫᱷᱟᱨᱚᱱ ᱵᱷᱟᱵᱮ ᱜᱮ ᱡᱩᱫᱤ ᱞᱚᱵᱚ ᱦᱟᱸᱥᱫᱟ ᱵᱮᱠᱜᱨᱟᱣᱩᱱᱰ ᱵᱚᱱ ᱧᱮᱞ ᱞᱮᱠᱷᱟᱱ ᱟᱹᱰᱤ ᱨᱮᱸᱜᱮᱡ ᱚᱲᱟᱜ ᱨᱮᱱ ᱠᱚᱲᱟᱭ ᱛᱟᱦᱮᱸ ᱠᱟᱱᱟ ᱟᱨ ᱚᱸᱰᱮ ᱠᱷᱚᱱ ᱟᱭᱟᱜ ᱞᱟᱭᱤᱯᱷ ᱥᱴᱟᱭᱤᱞ ᱥᱴᱨᱟᱜᱮᱞ ᱠᱟᱛᱮ ᱨᱮᱸᱜᱮᱡ ᱚᱲᱟᱜ ᱠᱷᱚᱱ ᱜᱮ ᱢᱤᱫᱴᱮᱱ ᱤᱱᱴᱟᱨᱱᱮᱥᱚᱱᱟᱞ ᱵᱞᱚᱜᱟᱨ ᱫᱷᱟᱹᱵᱤᱡ ᱠᱤᱱᱛᱩ ᱚᱱᱟ ᱯᱚᱨᱡᱟᱭ ᱨᱮ ᱪᱟᱞᱟᱣ ᱮᱱᱟ ᱯᱷᱚᱞᱮ ᱟᱵᱚ ᱥᱟᱶᱛᱟᱞ ᱥᱚᱢᱟᱡᱽ ᱨᱮᱱ ᱢᱤᱫᱴᱮᱱ ᱟᱭᱰᱮᱱᱴᱤᱴᱤ ᱵᱚᱱ ᱞᱟᱹᱭ ᱢᱤᱫᱴᱮᱱ ᱜᱚᱨᱵᱚ ᱨᱮᱱ ᱠᱚᱲᱟ ᱥᱟᱶᱛᱟᱞ ᱥᱚᱢᱟᱡᱽ ᱨᱮᱱ ᱜᱚᱨᱵᱚ ᱨᱮᱱ ᱠᱚᱲᱟ ᱱᱚᱝᱠᱟᱱ ᱢᱤᱫᱴᱮᱱ ᱠᱤᱱᱛᱩ ᱡᱟᱭᱜᱟ ᱥᱛᱷᱟᱱᱮ ᱧᱟᱢ ᱠᱮᱫᱟ ᱟᱨ ᱱᱚᱛᱮ ᱡᱩᱫᱤ ᱥᱟᱞᱚᱱᱤ ᱢᱩᱨᱢᱩ ᱩᱱᱤᱭᱟᱜ ᱵᱮᱠᱜᱨᱟᱣᱩᱱᱰ ᱦᱚᱸ ᱡᱩᱫᱤ ᱥᱟᱵᱷᱟᱵᱤᱠ ᱵᱷᱟᱵᱮ ᱵᱚᱱ ᱧᱮᱞ ᱠᱷᱟᱱ ᱚᱸᱰᱮ ᱵᱚᱱ ᱧᱮᱞ ᱮᱫᱟ ᱡᱮ ᱥᱟᱞᱚᱱᱤ ᱢᱩᱨᱢᱩᱣᱟᱜ ᱵᱮᱠᱜᱨᱟᱣᱩᱱᱰ ᱢᱚᱸᱡᱽ ᱜᱮ ᱛᱟᱦᱮᱸ ᱠᱟᱱ ᱛᱟᱭᱟ ᱯᱷᱮᱢᱮᱞᱤ ᱠᱚ ᱩᱱᱤᱭᱟᱜ ᱥᱤᱠᱠᱷᱟ ᱮᱰᱩᱠᱮᱥᱚᱱ ᱡᱚᱛᱚ ᱜᱮ ᱴᱷᱤᱠ ᱛᱟᱦᱮᱸ ᱠᱟᱱ ᱛᱟᱭᱟ ᱛᱚ ᱩᱱᱤ ᱟᱭᱟᱜ ᱠᱮᱨᱤᱭᱟᱨ ᱦᱤᱥᱟᱹᱵᱮ ᱵᱟᱪᱷᱟᱣ ᱟᱠᱟᱫ ᱛᱟᱦᱮᱸᱱᱟ ᱨᱟᱭᱴᱟᱨ ᱯᱚᱫᱽ ᱡᱮᱠᱷᱟᱱᱮ ᱚᱱᱟ ᱛᱷᱨᱩ ᱛᱮᱜᱮ ᱥᱚᱢᱟᱡᱽ ᱨᱮ ᱢᱤᱫᱴᱮᱱ ᱠᱤᱱᱛᱩ ᱩᱱᱤᱭᱟᱜ ᱦᱚᱸ ᱢᱤᱫᱴᱮᱱ ᱨᱟᱭᱴᱟᱨ ᱠᱩᱲᱤ ᱡᱮᱴᱟ ᱚᱱᱟ ᱦᱤᱥᱟᱹᱵᱽ ᱛᱮ ᱢᱤᱫᱴᱮᱱ ᱠᱤᱱᱛᱩ ᱤᱢᱮᱡᱽ ᱛᱮᱭᱟᱨᱮᱱ ᱛᱟᱭᱟ ᱟᱹᱠᱤᱱᱟᱜ ᱯᱟᱨᱥᱚᱱᱟᱞ ᱞᱟᱭᱤᱯᱷ ᱨᱮ ᱱᱤᱛ ᱫᱷᱟᱹᱵᱤᱡ ᱡᱚᱛᱚᱣᱟᱜ ᱠᱤᱪᱷᱩ ᱴᱷᱤᱠ ᱛᱟᱦᱮᱸ ᱠᱟᱱᱟ ᱠᱤᱱᱛᱩ ᱢᱤᱫᱴᱮᱡ ᱜᱷᱚᱴᱚᱱᱟ ᱛᱮ ᱡᱚᱛᱚ ᱠᱤᱪᱷᱩ ᱯᱚᱨᱤᱥᱛᱷᱤᱛᱤ ᱯᱩᱨᱟᱹ ᱯᱟᱞᱴᱟᱣ ᱪᱟᱵᱟᱭᱮᱱᱟ ᱟᱨ ᱚᱱᱟ ᱫᱚ ᱦᱩᱭᱩᱜ ᱠᱟᱱᱟ ᱥᱟᱞᱚᱱᱤ ᱢᱩᱨᱢᱩᱣᱟᱜ ᱥᱩᱥᱟᱭᱤᱰ ᱪᱮᱫ ᱟᱵᱚ ᱱᱤᱛᱚᱝ ᱥᱟᱞᱚᱱᱤᱭᱟᱜ ᱥᱩᱥᱟᱭᱤᱰ ᱱᱤᱭᱮ ᱡᱟᱥᱴᱤᱥ ᱵᱚᱱ ᱠᱚᱭᱟ ᱟᱨ ᱡᱩᱫᱤ ᱡᱟᱥᱴᱤᱥ ᱵᱚᱱ ᱠᱚᱭ ᱠᱷᱟᱡ ᱟᱨ ᱡᱩᱫᱤ ᱱᱚᱛᱮ ᱞᱚᱵᱚ ᱦᱟᱸᱥᱫᱟ ᱫᱳᱥᱤ ᱯᱨᱚᱢᱟᱱᱤᱛᱚᱜ ᱠᱷᱟᱡ ᱛᱟᱦᱚᱞᱮ ᱤᱱᱟᱹᱜ ᱫᱤᱱ ᱫᱷᱚᱨᱮ ᱡᱮ ᱞᱚᱵᱚ ᱦᱟᱸᱥᱫᱟ ᱥᱚᱢᱟᱡᱽ ᱨᱮᱱ ᱢᱤᱫᱴᱮᱡ ᱠᱤᱪᱷᱩ ᱤᱭᱩᱛᱷ ᱨᱮᱱ ᱨᱳᱞ ᱢᱚᱰᱮᱞ ᱫᱚ ᱛᱟᱦᱮᱸ ᱠᱟᱱᱟ ᱥᱚᱢᱟᱡᱽ ᱨᱮᱱ ᱡᱮ ᱜᱚᱲᱵᱚᱲ ᱞᱮᱠᱟᱱ ᱚᱱᱠᱟ ᱠᱚᱲᱟᱭ ᱛᱟᱦᱮᱸ ᱠᱟᱱᱟ ᱡᱩᱫᱤ ᱩᱱᱤ ᱫᱳᱥᱤ ᱯᱨᱚᱢᱟᱱᱤᱛᱚᱜ ᱠᱷᱟᱱ ᱛᱟᱦᱚᱞᱮ ᱥᱟᱝᱵᱤᱫᱷᱟᱱᱤᱠ ᱱᱤᱭᱚᱢ ᱚᱱᱩᱥᱟᱨᱮ ᱥᱩᱥᱟᱭᱤᱰ ᱠᱮᱥ ᱨᱮᱱᱟᱜ ᱚᱵᱷᱤᱡᱳᱜᱽ ᱨᱮ ᱡᱩᱫᱤ ᱚᱵᱷᱤᱡᱩᱠᱛᱚ ᱞᱮᱱ ᱠᱷᱟᱱ ᱛᱟᱦᱚᱞᱮ ᱥᱟᱝᱵᱤᱫᱷᱟᱱᱤᱠ ᱡᱮ ᱱᱤᱭᱚᱢ ᱢᱮᱱᱟᱜᱼᱟ ᱛᱤᱱᱥᱚ ᱪᱷᱚᱭ ᱱᱚᱝ ᱫᱷᱟᱨᱟᱭ ᱫᱚᱥ ᱵᱚᱪᱷᱚᱨ ᱨᱮᱱᱟᱜ ᱰᱟᱸᱰᱚᱢ ᱥᱚᱦᱚᱠᱟᱨᱮ ᱠᱤᱱᱛᱩ ᱡᱮᱞ ᱦᱩᱭ ᱛᱟᱱᱟ ᱠᱚᱜ ᱛᱟᱭᱟ ᱠᱤᱱᱛᱩ ᱵᱚᱨᱛᱚᱢᱟᱱ ᱨᱮ ᱱᱤᱛᱚᱜ ᱟᱵᱚᱣᱟᱜ ᱥᱚᱢᱟᱡᱽ ᱛᱟᱞᱟᱨᱮ ᱰᱤᱵᱮᱴ ᱨᱟᱠᱟᱵᱚᱜ ᱠᱟᱱᱟ ᱡᱮ ᱥᱟᱞᱚᱱᱤ ᱢᱩᱨᱢᱩ ᱵᱷᱩᱞ ᱠᱟᱨᱚᱱ ᱵᱚᱥᱚᱛᱮ ᱥᱩᱥᱟᱭᱤᱰ ᱠᱟᱫᱟᱭ ᱟᱨ ᱱᱚᱛᱮ ᱟᱵᱚ ᱡᱮ ᱥᱚᱢᱟᱡᱽ ᱛᱟᱞᱟᱨᱮ ᱞᱚᱵᱚ ᱦᱟᱸᱥᱫᱟ ᱟᱭᱢᱟ ᱭᱩᱛᱷ ᱨᱮᱱ ᱟᱭᱠᱚᱱ ᱠᱟᱱᱟᱭ ᱚᱱᱟ ᱦᱤᱥᱟᱹᱵ ᱧᱮᱞᱚᱜ ᱠᱟᱱᱟ ᱩᱱᱤ ᱫᱚ ᱢᱤᱫᱴᱮᱡ ᱱᱤᱨᱫᱳᱥ ᱠᱟᱱᱟᱭ ᱩᱱᱤ ᱫᱚ ᱟᱨ ᱱᱤᱡᱮ ᱛᱤᱛᱮ ᱥᱟᱞᱚᱱᱤ ᱢᱩᱨᱢᱩ ᱛᱚ ᱵᱟᱭ ᱜᱚᱡ ᱠᱟᱫᱮᱭᱟ

ᱟᱨ ᱜᱚᱨᱵᱚ ᱥᱟᱛᱮ ᱦᱚᱸ ᱵᱟᱵᱚᱱ ᱨᱚᱲ ᱫᱟᱲᱮᱭᱟᱜᱼᱟ ᱡᱮ ᱥᱟᱶᱛᱟᱞ ᱥᱚᱢᱟᱡᱽ ᱨᱮᱫᱚ ᱢᱟᱱᱤ ᱯᱟᱣᱟᱨ ᱫᱚ ᱵᱟᱝ ᱪᱟᱞᱟᱜᱼᱟ ᱱᱮᱭ ᱯᱟᱣᱟᱨ ᱜᱮ ᱪᱟᱞᱟᱜᱼᱟ ᱛᱟᱦᱚᱞᱮ ᱱᱚᱰᱮ ᱥᱟᱞᱚᱱᱤ ᱢᱩᱨᱢᱩᱣᱟᱜ ᱥᱩᱥᱟᱭᱤᱰ ᱠᱮᱥ ᱱᱤᱭᱟᱹ ᱱᱤᱭᱟᱹ ᱥᱚᱢᱟᱡᱽ ᱛᱟᱞᱟᱨᱮ ᱪᱮᱫ ᱪᱮᱫ ᱡᱩᱠᱛᱤ ᱮᱠᱥᱯᱳᱥᱴ ᱠᱟᱱᱟ ᱛᱚ ᱯᱨᱚᱛᱷᱚᱢ ᱥᱴᱮᱯ ᱟᱵᱚᱨᱮᱱ ᱡᱮ ᱯᱚᱞᱤᱴᱤᱠᱟᱞ ᱥᱟᱶᱛᱟᱞ ᱵᱮᱠᱜᱨᱟᱣᱩᱱᱰ ᱢᱮᱱᱟᱜ ᱠᱚᱣᱟ ᱩᱱᱠᱩ ᱡᱩᱫᱤ ᱱᱤᱭᱟᱹ ᱠᱮᱥ ᱱᱤᱭᱟᱹ ᱠᱚ ᱪᱟᱞᱟᱜ ᱠᱷᱟᱡ ᱛᱟᱦᱚᱞᱮ ᱟᱹᱰᱤ ᱩᱥᱟᱹᱨᱟ ᱜᱮ ᱠᱤᱱᱛᱩ ᱱᱤᱭᱟᱹ ᱨᱮᱱᱟᱜ ᱥᱚᱢᱟᱫᱷᱟᱱ ᱵᱚᱱ ᱧᱟᱢᱟ ᱟᱨ ᱵᱟᱝᱠᱷᱟᱱ ᱟᱵᱚᱨᱮᱱ ᱯᱩᱞᱤᱥ ᱯᱨᱚᱥᱟᱥᱚᱱ ᱴᱟᱠᱟ ᱪᱷᱟᱲᱟ ᱡᱮ ᱥᱯᱤᱰ ᱛᱮ ᱱᱤᱭᱟᱹ ᱠᱮᱥ ᱱᱤᱭᱟᱹ ᱠᱚ ᱪᱟᱞᱟᱜ ᱠᱟᱱᱟ ᱩᱱᱠᱩᱣᱟᱜ ᱚᱱᱟ ᱯᱚᱫ ᱡᱩᱫᱤ ᱵᱚᱱ ᱥᱟᱵ ᱫᱚᱦᱚ ᱠᱟᱜ ᱠᱷᱟᱱ ᱛᱟᱦᱚᱞᱮ ᱞᱚᱵᱚ ᱦᱟᱸᱥᱫᱟ ᱫᱚ ᱱᱤᱛ ᱫᱷᱟᱹᱵᱤᱡ ᱦᱚᱸᱭ ᱟᱱᱢᱮᱨᱤᱰ ᱜᱮᱭᱟ ᱛᱟᱦᱚᱞᱮ ᱱᱤᱛᱚᱝ ᱵᱚᱱ ᱧᱮᱞ ᱠᱷᱟᱱ ᱥᱚᱢᱟᱡᱽ ᱠᱷᱚᱱ ᱪᱮᱫ ᱪᱮᱫ ᱯᱚᱭᱮᱱᱴ ᱨᱟᱠᱟᱵ ᱦᱮᱡ ᱟᱠᱟᱱᱟ ᱚᱱᱟ ᱠᱚᱜᱮ ᱵᱚᱱ ᱟᱸᱡᱚᱢ ᱞᱮᱜᱮ ᱛᱤᱱ ᱜᱟᱯᱟ ᱨᱮᱱ ᱡᱩᱫᱤ ᱠᱚᱲᱟ ᱠᱩᱲᱤ ᱵᱚᱱ ᱧᱮᱞ ᱠᱚ ᱠᱷᱟᱱ ᱠᱚᱞᱮᱡᱽ ᱫᱚ ᱫᱩᱨᱮᱨ ᱠᱟᱛᱷᱟ ᱮᱭᱤᱪ ᱮᱥ ᱯᱟᱥ ᱵᱮᱜᱚᱨ ᱵᱟᱝ ᱯᱟᱥ ᱛᱮᱜᱮ ᱩᱱᱠᱩᱣᱟᱜ ᱠᱤᱱᱛᱩ ᱢᱤᱫᱴᱮᱡ ᱯᱟᱥᱴ ᱛᱮᱭᱟᱨᱚᱜ ᱠᱟᱱ ᱛᱟᱠᱚᱣᱟ ᱩᱱᱠᱩᱣᱟᱜ ᱞᱟᱭᱤᱯᱷ ᱨᱮ ᱠᱤᱱᱛᱩ ᱠᱚᱲᱟ ᱠᱩᱲᱤᱭᱟᱜ ᱯᱟᱥ ᱛᱟᱦᱮᱱ ᱠᱟᱱ ᱛᱟᱠᱚ ᱜᱮᱭᱟ ᱱᱤᱭᱟᱹ ᱵᱟᱨ ᱞᱚᱵᱚ ᱦᱟᱸᱥᱫᱟ ᱨᱮᱱ ᱠᱤᱪᱷᱩ ᱥᱟᱯᱳᱨᱴᱟᱨ ᱠᱚ ᱞᱟᱹᱭᱫᱟ ᱡᱮ ᱞᱚᱵᱚ ᱫᱟᱫᱟ ᱫᱚᱭ ᱱᱤᱨᱫᱳᱥ ᱜᱮᱭᱟ ᱥᱟᱞᱩᱱᱤ ᱢᱩᱨᱢᱩ ᱡᱟᱦᱟᱸᱭ ᱢᱮᱱᱟᱭ ᱩᱱᱤ ᱠᱟᱱ ᱜᱮᱭᱟᱭ ᱢᱤᱫᱴᱮᱡ ᱪᱚᱨᱤᱛᱨᱚᱦᱤᱱ ᱢᱤᱫᱴᱮᱡ ᱠᱩᱲᱤ ᱠᱟᱱᱟᱭ ᱩᱱᱤ ᱫᱚ ᱵᱟᱭ ᱴᱷᱤᱠᱟ ᱟᱨ ᱞᱚᱵᱚᱫᱟ ᱡᱚᱠᱷᱚᱱ ᱱᱤᱭᱟᱹ ᱩᱱᱤ ᱠᱩᱲᱤ ᱵᱮᱯᱟᱨ ᱛᱮ ᱵᱩᱡᱷᱟᱹᱣ ᱠᱮᱫᱟ ᱡᱮ ᱠᱩᱲᱤᱭᱟᱜ ᱢᱤᱫᱴᱮᱡ ᱯᱟᱥᱴ ᱢᱮᱱᱟᱜᱼᱟ ᱤᱧ ᱡᱚᱠᱷᱚᱱ ᱩᱱᱤ ᱠᱩᱲᱤ ᱚᱱᱟ ᱟᱭᱟᱜ ᱫᱳᱥ ᱰᱷᱟᱠᱟᱣ ᱞᱟᱹᱜᱤᱫ ᱥᱩᱥᱟᱭᱤᱰ ᱠᱮᱫᱟ ᱠᱟᱨᱚᱱ ᱱᱚᱰᱮ ᱫᱚ ᱞᱚᱵᱚ ᱫᱟᱫᱟ ᱫᱚ ᱢᱤᱫᱴᱮᱡ ᱵᱷᱟᱨᱡᱤᱱ ᱠᱩᱲᱤ ᱛᱚᱞᱟᱥ ᱨᱮ ᱛᱟᱦᱮᱸ ᱠᱟᱱᱟ ᱢᱤᱫᱴᱮᱡ ᱥᱚᱝᱥᱠᱟᱨᱤ ᱠᱩᱲᱤ ᱢᱤᱫᱴᱮᱡ ᱥᱚᱝᱥᱟᱨᱤᱠ ᱠᱩᱲᱤ ᱪᱚᱨᱤᱛᱨᱚᱵᱟᱱ ᱠᱩᱲᱤ ᱚᱱᱠᱟᱱ ᱢᱤᱫᱴᱮᱡ ᱠᱩᱲᱤ ᱨᱮ ᱛᱚᱞᱟᱥ ᱨᱮ ᱛᱟᱦᱮᱸ ᱠᱟᱱᱟ ᱢᱤᱫᱴᱮᱡ ᱮᱠᱥᱯᱮᱨᱤᱭᱮᱱᱥ ᱠᱩᱲᱤ ᱫᱚ ᱵᱟᱝ ᱡᱩᱫᱤ ᱵᱟᱥᱛᱚᱵ ᱨᱮᱜᱮ ᱮᱢᱚᱱ ᱠᱤᱪᱷᱩ ᱛᱚᱞᱟᱥ ᱨᱮ ᱛᱟᱦᱮᱱ ᱠᱟᱱ ᱠᱷᱟᱡ ᱛᱟᱦᱚᱞᱮ ᱞᱚᱵᱚ ᱫᱟᱫᱟ ᱫᱚ ᱟᱹᱰᱤ ᱢᱚᱡᱽ ᱜᱮ ᱢᱤᱫᱴᱮᱱ ᱱᱟᱯᱟᱭ ᱦᱚᱲ ᱠᱟᱱ ᱜᱮᱭᱟᱭ ᱠᱟᱨᱚᱱ ᱡᱟᱦᱟᱸ ᱛᱤᱱᱟᱹᱜ ᱞᱚᱵᱚ ᱫᱟᱫᱟ ᱫᱤᱥᱚᱢ ᱫᱩᱱᱤᱭᱟᱹ ᱨᱮ ᱫᱟᱬᱟᱱ ᱨᱮᱦᱚᱸ ᱩᱱᱤᱭᱟᱜ ᱦᱚᱸ ᱢᱤᱫᱴᱮᱱ ᱟᱥᱟ ᱢᱮᱱᱟᱜ ᱛᱟᱭᱟ ᱡᱮ ᱥᱚᱝᱥᱟᱨᱮ ᱜᱚᱲᱟᱣᱟ ᱢᱤᱫᱴᱮᱱ ᱥᱩᱱᱫᱚᱨ ᱥᱚᱝᱥᱟᱨᱮ ᱛᱮᱭᱟᱨᱟ ᱵᱟᱹᱦᱩᱭ ᱛᱟᱦᱮᱱ ᱛᱟᱭᱟ ᱢᱤᱫᱴᱮᱱ ᱟᱭᱟᱜ ᱞᱟᱭᱤᱯᱷ ᱯᱟᱨᱴᱱᱟᱨᱮ ᱛᱟᱦᱮᱱ ᱛᱟᱭᱟ ᱪᱷᱳᱴᱟ ᱪᱷᱳᱴᱟ ᱜᱤᱫᱽᱨᱟᱹ ᱠᱚ ᱦᱩᱭᱩᱜ ᱛᱟᱭᱟ ᱮᱢᱚᱱ ᱠᱤᱪᱷᱩ ᱥᱚᱯᱱᱚ ᱠᱤᱱᱛᱩ ᱞᱚᱵᱚ ᱫᱟᱫᱟᱣᱟᱜ ᱫᱚ ᱢᱮᱱᱟᱜ ᱛᱟᱭᱟ ᱟᱨ ᱛᱤᱱᱟᱹᱜ ᱫᱤᱱ ᱵᱟᱝ ᱱᱚᱝᱠᱟ ᱦᱟᱲᱟᱢ ᱰᱟᱺᱜᱩᱣᱟᱹ ᱦᱤᱥᱟᱹᱵᱮ ᱛᱟᱦᱮᱱᱟ ᱞᱚᱵᱚ ᱫᱟᱫᱟ ᱫᱚ ᱛᱤᱱᱟᱹᱜ ᱫᱤᱱ ᱵᱟᱝ ᱱᱚᱝᱠᱟ ᱞᱟᱭᱤᱯ ᱥᱤᱝᱜᱮᱞ ᱞᱟᱭᱤᱯ ᱦᱤᱥᱟᱹᱵᱮ ᱛᱟᱦᱮᱱᱟ ᱱᱤᱭᱟᱹ ᱛᱚ ᱢᱤᱫᱴᱮᱡ ᱠᱟᱛᱷᱟ ᱩᱱᱤ ᱞᱚᱵᱚ ᱫᱟᱫᱟ ᱜᱮ ᱡᱚᱠᱷᱚᱱᱮ ᱵᱩᱡᱷᱟᱹ ᱵᱟᱲᱟᱭ ᱧᱟᱢ ᱠᱮᱫᱟ ᱡᱮ ᱡᱟᱦᱟᱸᱭ ᱠᱩᱲᱤ ᱱᱤᱭᱟᱹ ᱩᱱᱤ ᱯᱷᱮᱢᱮᱞᱤ ᱛᱮᱭᱟᱨ ᱨᱮᱱᱟᱜ ᱥᱚᱯᱱᱚᱭ ᱧᱮᱞ ᱫᱟ ᱥᱚᱝᱥᱟᱨᱮ ᱛᱮᱭᱟᱨᱟ ᱩᱱᱤ ᱠᱩᱲᱤᱭᱟᱜ ᱡᱚᱠᱷᱚᱱ ᱯᱟᱥᱴᱮ ᱵᱟᱲᱟᱭ ᱧᱟᱢ ᱠᱮᱫᱟ ᱤᱧ ᱡᱚᱠᱷᱚᱱ ᱞᱚᱵᱚ ᱫᱟᱫᱟᱭ ᱪᱤᱠᱟ ᱠᱮᱫᱟ ᱛᱟᱞᱟ ᱧᱤᱫᱟᱹ ᱩᱱᱤ ᱠᱩᱲᱤ ᱰᱤᱥᱴᱟᱨᱵ ᱮ ᱮᱦᱚᱵ ᱱᱟ ᱠᱟᱨᱚᱱ ᱢᱩᱵᱷ ᱚᱱ ᱞᱟᱜᱟᱣᱟᱭ ᱜᱮ ᱵᱟᱝ ᱚᱱᱟ ᱞᱟᱹᱜᱤᱫ ᱛᱟᱞᱟ ᱧᱤᱫᱟᱹ ᱩᱱᱤ ᱴᱷᱮᱱ ᱠᱷᱚᱱ ᱵᱷᱤᱰᱤᱭᱳ ᱠᱚᱞᱮ ᱠᱷᱚᱡᱚᱜ ᱠᱟᱱᱟᱭ ᱚᱸᱰᱮ ᱢᱮᱛᱟᱭ ᱠᱟᱱᱟ ᱡᱮ ᱮᱠᱮᱱ ᱦᱚᱲᱢᱚ ᱛᱮ ᱦᱤᱡᱩᱜ ᱢᱮ ᱢᱤᱭᱩᱴ ᱯᱷᱚᱴᱳ ᱛᱮ ᱦᱤᱡᱩᱜ ᱢᱮ ᱵᱷᱤᱰᱤᱭᱳ ᱠᱚᱞ ᱨᱮ ᱦᱤᱡᱩᱜ ᱢᱮ ᱠᱩᱲᱤ ᱵᱟᱝ ᱦᱮᱡ ᱟᱱ ᱠᱷᱟᱡ ᱢᱚᱱ ᱢᱚᱱ ᱛᱮ ᱢᱮᱱᱫᱟ ᱡᱮ ᱥᱟᱹᱫᱷᱩᱢ ᱥᱟᱡᱟᱜ ᱠᱟᱱᱟ ᱤᱱᱟᱹᱜ ᱫᱤᱱ ᱫᱚ ᱢᱩᱥᱞᱟᱹ ᱠᱚᱲᱟ ᱵᱩᱞᱩ ᱠᱚᱨᱮ ᱫᱩᱲᱩᱵ ᱫᱟᱲᱮᱭᱟᱜ ᱠᱟᱱᱟ ᱟᱨ ᱤᱧ ᱡᱚᱠᱷᱚᱱᱤᱧ ᱢᱮᱛᱟᱢ ᱠᱟᱱᱟ ᱡᱮ ᱮᱠᱮᱱ ᱦᱚᱲᱢᱚ ᱨᱮᱱᱟᱜ ᱵᱷᱤᱰᱤᱭᱳ ᱠᱚᱞ ᱩᱫᱩᱜ ᱟᱹᱧ ᱢᱮ ᱵᱚᱭᱯᱷᱨᱮᱱᱰ ᱦᱩᱭ ᱠᱟᱛᱮ ᱦᱚᱸ ᱚᱱᱟ ᱫᱚ ᱵᱟᱢ ᱩᱫᱩᱜ ᱫᱟᱲᱮᱭᱟᱹᱧ ᱠᱟᱱᱟ ᱱᱚᱝᱠᱟ ᱢᱮᱱ ᱠᱟᱛᱮ ᱠᱤᱱᱛᱩ ᱯᱩᱨᱟᱹ ᱨᱟᱸᱜᱟᱣ ᱨᱟᱠᱟᱵ ᱦᱩᱭᱩᱜᱼᱟ ᱠᱤᱱᱛᱩ ᱞᱚᱵᱚ ᱫᱟᱫᱟ ᱫᱚ ᱡᱟᱦᱟᱱᱟᱜ ᱜᱮ ᱢᱮᱱ ᱪᱩᱜᱤ ᱩᱱᱤ ᱢᱟ ᱢᱩᱵᱷ ᱚᱱ ᱞᱟᱹᱜᱤᱫ ᱠᱤᱱᱛᱩ ᱮᱢᱚᱱ ᱠᱟᱛᱷᱟᱭ ᱢᱮᱛᱟᱭ ᱠᱟᱱᱟ ᱠᱤᱱᱛᱩ ᱠᱚᱭᱮ ᱵᱟᱲᱟᱭᱟ ᱡᱮ ᱥᱟᱞᱚᱱᱤ ᱢᱩᱨᱢᱩ ᱫᱚᱭ ᱥᱩᱥᱟᱭᱤᱰᱟ ᱠᱤ

ᱰᱷᱚᱝᱜᱤ ᱩᱫᱩᱜ ᱮᱫᱟ ᱛᱚ ᱚᱱᱟ ᱠᱷᱮᱛᱨᱮ ᱵᱚᱞᱚ ᱫᱟᱫᱟ ᱨᱮᱱ ᱠᱤᱪᱷᱩ ᱯᱷᱮᱱᱥ ᱢᱮᱱᱟᱜ ᱠᱚᱣᱟ ᱩᱱᱠᱩ ᱠᱚ ᱞᱟᱹᱭ ᱮᱫᱟ ᱡᱮ ᱪᱤᱠᱟ ᱵᱚᱞᱚ ᱫᱟᱫᱟ ᱫᱚ ᱠᱤ ᱴᱷᱮᱠᱟᱭ ᱦᱟᱛᱟᱣ ᱫᱚᱦᱚ ᱟᱠᱟᱫᱟ ᱥᱚᱢᱟᱡᱽ ᱨᱮᱱᱟᱜ ᱡᱚᱛᱚ ᱠᱤᱪᱷᱩ ᱡᱩᱛ ᱞᱟᱹᱜᱤᱫ ᱛᱚ ᱱᱚᱰᱮ ᱟᱵᱚ ᱢᱤᱫᱴᱮᱡ ᱠᱟᱛᱷᱟ ᱜᱮᱵᱚᱱ ᱢᱮᱱᱟ ᱟᱪᱪᱷᱟ ᱴᱷᱤᱠ ᱜᱮᱭᱟ ᱚᱵᱚᱥᱥᱳᱭ ᱟᱹᱰᱤ ᱢᱚᱡᱽ ᱠᱟᱛᱷᱟ ᱠᱚ ᱨᱟᱠᱟᱵ ᱠᱟᱫᱟ ᱠᱚ ᱡᱮ ᱵᱚᱞᱚ ᱫᱟᱫᱟ ᱫᱚ ᱠᱤᱱᱛᱩ ᱴᱷᱮᱠᱟ ᱫᱚ ᱵᱟᱹᱱᱩᱜᱼᱟ ᱥᱚᱢᱟᱡᱽ ᱡᱩᱛ ᱨᱮᱱᱟᱜ ᱠᱤᱱᱛᱩ ᱵᱚᱞᱚ ᱫᱟᱫᱟ ᱫᱚ ᱱᱤᱭᱟᱹ ᱫᱚ ᱫᱟᱭᱤᱛᱛᱚ ᱢᱮᱱᱟᱜ ᱛᱟᱭ ᱜᱮᱭᱟ ᱟᱭᱟᱜ ᱱᱤᱡᱮᱭᱟᱜ ᱡᱮ ᱯᱷᱮᱢᱮᱞᱤ ᱢᱮᱱᱟᱜ ᱠᱚᱣᱟ ᱯᱚᱨᱤᱵᱟᱨ ᱢᱮᱱᱟᱜ ᱠᱚᱣᱟ ᱩᱱᱠᱩ ᱛᱚᱭ ᱧᱮᱞ ᱠᱚᱣᱟ ᱠᱤᱱᱛᱩ ᱱᱚᱰᱮ ᱪᱮᱫ ᱧᱮᱞᱚᱜ ᱠᱟᱱᱟ ᱵᱤᱯᱚᱨᱤᱛ ᱟᱡ ᱫᱚ ᱮᱥᱤ ᱚᱲᱟᱜ ᱨᱩᱢ ᱨᱮ ᱛᱟᱦᱮᱱ ᱠᱟᱱᱟ ᱟᱨ ᱟᱡ ᱨᱮᱱ ᱡᱮ ᱵᱚᱭᱦᱟ ᱠᱚ ᱢᱮᱱᱟᱜ ᱠᱚᱣᱟ ᱯᱷᱮᱢᱮᱞᱤ ᱢᱮᱱᱟᱜ ᱠᱚᱣᱟ ᱩᱱᱠᱩ ᱫᱚ ᱥᱤᱢ ᱜᱩᱫᱲᱤ ᱞᱮᱠᱟ ᱚᱲᱟᱜ ᱨᱮᱠᱚ ᱛᱟᱦᱮᱱ ᱠᱟᱱᱟ ᱚᱠᱟ ᱦᱤᱥᱟᱹᱵ ᱟᱯᱮ ᱨᱮᱱ ᱟᱹᱭᱠᱟᱹᱣ ᱛᱮᱭᱟᱨᱚᱜ ᱠᱟᱱᱟ ᱡᱮ ᱦᱚᱲ ᱱᱚᱰᱮ ᱧᱮᱞᱚᱜ ᱠᱟᱱᱟ ᱟᱭᱟᱜ ᱯᱷᱮᱢᱮᱞᱤ ᱨᱮ ᱦᱚᱲ ᱜᱮ ᱠᱤᱱᱛᱩ ᱟᱹᱰᱤ ᱵᱟᱹᱲᱤᱡ ᱚᱵᱚᱥᱛᱟ ᱨᱮ ᱫᱚᱦᱚ ᱟᱠᱟᱫ ᱠᱚᱣᱟ ᱮᱱᱦᱚᱸ ᱠᱤᱱᱛᱩ ᱵᱚᱞᱚ ᱫᱟᱫᱟ ᱫᱚᱭ ᱱᱤᱨᱫᱳᱥ ᱜᱮᱭᱟ ᱛᱚ ᱱᱤᱛᱚᱝ ᱡᱟᱥᱴᱤᱥ ᱯᱨᱟᱭ ᱡᱚᱛᱚ ᱦᱚᱲ ᱜᱮᱠᱚ ᱠᱷᱚᱡᱽ ᱫᱟ ᱠᱤᱱᱛᱩ ᱛᱤᱦᱤᱧ ᱟᱵᱚ ᱥᱚᱢᱟᱡᱽ ᱨᱮᱱ ᱠᱩᱲᱤ ᱠᱚᱛᱮ ᱠᱚ ᱚᱠᱟᱭᱮᱱᱟ

ᱮᱢᱚᱱᱠᱤ ᱠᱤᱱᱛᱩ ᱮᱴᱤᱴᱤᱭᱩᱰ ᱠᱩᱲᱤᱭᱟᱜ ᱦᱩᱭ ᱠᱟᱱ ᱛᱟᱠᱚᱣᱟ ᱛᱚ ᱪᱮᱠᱟ ᱢᱤᱫᱴᱮᱡ ᱠᱩᱲᱤ ᱟᱭᱟᱜ ᱡᱟᱥᱴᱤᱥ ᱩᱱᱤᱭᱟᱜ ᱯᱟᱥᱴ ᱧᱮᱞ ᱠᱟᱛᱮ ᱵᱚᱱ ᱮᱢᱟᱣᱟᱭᱟ ᱠᱟᱨᱚᱱ ᱱᱚᱰᱮ ᱠᱤ ᱩᱱᱤ ᱠᱤ ᱠᱩᱢᱲᱩ ᱟᱠᱟᱫᱟᱭ ᱥᱮ ᱡᱟᱦᱟᱱᱟᱜ ᱠᱷᱩᱱᱤ ᱟᱠᱟᱫᱟ ᱥᱮ ᱡᱟᱦᱟᱱᱟᱜ ᱠᱷᱩᱱ ᱨᱮᱱᱟᱜ ᱚᱯᱚᱨᱟᱫᱷ ᱮ ᱪᱮᱥᱴᱟ ᱟᱠᱟᱫᱟ ᱡᱮ ᱩᱱᱤ ᱟᱭᱟᱜ ᱯᱟᱥᱴ ᱨᱮ ᱟᱭᱢᱟ ᱠᱤᱪᱷᱩ ᱦᱚᱲ ᱴᱷᱮᱱ ᱱᱚᱝᱠᱟ ᱠᱨᱤᱢᱤᱱᱟᱞ ᱨᱮᱠᱚᱨᱰ ᱢᱮᱱᱟᱜ ᱛᱟᱭᱟ ᱦᱟᱸᱰᱮ ᱱᱤᱭᱟᱹ ᱠᱚ ᱯᱷᱟᱭᱤᱞ ᱢᱮᱱᱟᱜ ᱛᱟᱭᱟ ᱩᱱᱤ ᱥᱚᱢᱵᱚᱱᱫᱷᱮ ᱟᱭᱢᱟ ᱠᱮᱥ ᱢᱮᱱᱟᱜ ᱛᱟᱭᱟ ᱚᱱᱟ ᱞᱟᱹᱜᱤᱫ ᱛᱤᱦᱤᱧ ᱡᱩᱫᱤ ᱢᱤᱫᱴᱮᱡ ᱦᱚᱲ ᱠᱷᱩᱱ ᱨᱮᱱᱟᱜ ᱪᱮᱥᱴᱟ ᱟᱠᱟᱫᱮ ᱠᱷᱟᱡ ᱛᱚ ᱚᱱᱟ ᱟᱭᱟᱜ ᱯᱟᱥ ᱧᱮᱞ ᱠᱟᱛᱮ ᱜᱮ ᱠᱤᱱᱛᱩ ᱩᱱᱤ ᱵᱚᱱ ᱢᱮᱛᱟᱭᱟ ᱡᱮ ᱟᱹᱰᱤ ᱥᱟᱝᱜᱷᱟᱛᱤᱠ ᱠᱨᱤᱢᱤᱱᱟᱞ ᱠᱟᱱᱟᱭ ᱚᱱᱠᱟ ᱜᱮ ᱮᱢᱚᱱ ᱠᱤᱪᱷᱩ ᱠᱚᱨᱟᱣ ᱠᱟᱫᱟ ᱡᱮ ᱩᱱᱤᱭᱟᱜ ᱯᱟᱥᱴ ᱧᱮᱞ ᱠᱟᱛᱮ ᱡᱟᱥᱴᱤᱥ ᱮ ᱧᱟᱢᱟ ᱛᱚ ᱥᱟᱫᱷᱟᱨᱚᱱ ᱵᱷᱟᱵᱮ ᱜᱮ ᱢᱤᱫᱴᱮᱡ ᱨᱤᱞᱮᱥᱚᱱᱥᱤᱯ ᱨᱮ ᱪᱟᱞᱟᱣ ᱞᱟᱦᱟ ᱨᱮ ᱪᱮᱫ ᱦᱩᱭᱩᱜᱼᱟ ᱡᱮ ᱠᱚᱲᱟ ᱠᱩᱲᱤ ᱟᱹᱠᱤᱱᱟᱜ ᱱᱤᱡᱮᱭᱟᱜ ᱯᱟᱥᱴ ᱥᱮᱭᱟᱨ ᱠᱟᱛᱮ ᱠᱤᱱᱛᱩ ᱨᱤᱞᱮᱥᱚᱱᱥᱤᱯ ᱨᱮᱠᱤᱱ ᱮᱦᱚᱵᱚᱜᱼᱟ ᱦᱮᱞᱫᱤ ᱨᱤᱞᱮᱥᱚᱱᱥᱤᱯ ᱨᱮ ᱛᱚ ᱚᱸᱰᱮ ᱧᱮᱞᱚᱜ ᱠᱟᱱᱟ ᱥᱟᱞᱩᱱᱤ ᱢᱩᱨᱢᱩ ᱚᱱᱟ ᱨᱤᱞᱮᱥᱚᱱ ᱯᱨᱚᱛᱤ ᱨᱮ ᱞᱚᱭᱟᱞᱤᱴᱤ ᱴᱷᱤᱠ ᱛᱟᱦᱮᱸ ᱠᱟᱱ ᱛᱟᱭ ᱞᱟᱹᱜᱤᱫ ᱛᱮ ᱱᱚᱰᱮ ᱠᱷᱚᱵᱚᱨ ᱵᱚᱱ ᱟᱸᱡᱚᱢ ᱠᱟᱫᱟ ᱡᱮ ᱩᱱᱤ ᱟᱭᱟᱜ ᱢᱳᱵᱟᱭᱤᱞ ᱨᱮᱱᱟᱜ ᱮᱠᱥᱮᱥ ᱯᱚᱨᱡᱚᱱᱛᱚ ᱮᱢ ᱫᱚᱦᱚ ᱠᱟᱫᱮᱭᱟ ᱟᱨ ᱡᱮᱠᱷᱟᱱᱮ ᱛᱤᱦᱤᱧ ᱱᱤᱛ ᱠᱟᱛᱮ ᱨᱮᱱ ᱠᱩᱲᱤ ᱪᱮᱫ ᱦᱩᱭᱩᱜ ᱠᱟᱱᱟ ᱟᱠᱚᱣᱟᱜ ᱯᱨᱟᱭᱵᱷᱮᱥᱤ ᱧᱩᱛᱩᱢ ᱛᱮ ᱢᱳᱵᱟᱭᱤᱞ ᱨᱮᱱᱟᱜ ᱯᱟᱥᱣᱟᱨᱰ ᱛᱚ ᱫᱩᱨᱮᱨ ᱵᱮᱯᱟᱨ ᱟᱠᱚᱣᱟᱜ ᱢᱳᱵᱟᱭᱤᱞ ᱨᱮᱱᱟᱜ ᱜᱮᱞᱟᱨᱤ ᱨᱮᱱᱟᱜ ᱯᱷᱳᱴᱳ ᱥᱩᱫᱷᱟᱹ ᱧᱮᱞ ᱩᱛᱟᱹᱨ ᱠᱤᱱᱛᱩ ᱠᱚ ᱤᱱᱠᱟᱨ ᱫᱟ ᱪᱮᱫ ᱥᱟᱞᱚᱱᱤ ᱢᱩᱨᱢᱩ ᱤᱱᱟᱹᱜ ᱜᱮ ᱫᱩᱨᱵᱚᱞ ᱠᱣᱟᱞᱤᱴᱤ ᱠᱩᱲᱤ ᱛᱟᱦᱮᱸ ᱠᱟᱱᱟ ᱡᱮ ᱵᱚᱞᱚ ᱦᱟᱸᱥᱫᱟᱭ ᱫᱷᱚᱢᱠᱟᱣ ᱠᱮᱫᱮᱭᱟ ᱟᱨ ᱥᱟᱞᱚᱱᱤ ᱢᱩᱨᱢᱩ ᱵᱟᱭ ᱥᱟᱦᱟᱣ ᱞᱮᱫ ᱛᱮ ᱵᱟᱵᱮᱨ ᱥᱟᱵ ᱠᱟᱛᱮ ᱫᱩᱣᱟᱹᱨ ᱥᱤᱧ ᱠᱟᱛᱮ ᱥᱤᱧ ᱯᱚᱴᱚᱢ ᱠᱟᱛᱮ ᱥᱩᱥᱟᱭᱤᱰ ᱠᱮᱫᱟ ᱛᱚ ᱢᱤᱫᱴᱮᱱ ᱨᱤᱞᱮᱥᱚᱱᱥᱤᱯ ᱨᱮ ᱚᱠᱟᱴᱟᱜ ᱠᱟᱛᱷᱟ ᱟᱸᱡᱚᱢ ᱞᱮᱠᱷᱟᱱ ᱟᱹᱰᱤ ᱠᱚᱥᱴᱚ ᱟᱹᱭᱠᱟᱹᱜᱼᱟ ᱦᱚᱴᱟᱛ ᱡᱚᱠᱷᱚᱱ ᱢᱤᱫᱴᱮᱱ ᱦᱚᱲ ᱥᱟᱛᱮ ᱟᱭᱢᱟ ᱥᱚᱢᱯᱚᱨᱠᱚ ᱛᱮᱭᱟᱨᱱᱟ ᱟᱹᱰᱤ ᱥᱚᱢᱯᱚᱨᱠᱚ ᱛᱮᱭᱟᱨᱮᱱ ᱛᱟᱵᱮᱱᱟ ᱚᱱᱟ ᱥᱚᱢᱯᱚᱨᱠᱚ ᱨᱮ ᱡᱩᱫᱤ ᱦᱚᱴᱟᱛ ᱮᱢ ᱟᱸᱡᱚᱢ ᱠᱷᱟᱱ ᱡᱮ ᱩᱱᱤ ᱦᱚᱲᱟᱜ ᱯᱟᱥᱴ ᱢᱮᱱᱟᱜ ᱛᱟᱭᱟ ᱩᱱᱤ ᱠᱩᱲᱤᱭᱟᱜ ᱯᱟᱥᱴ ᱢᱮᱱᱟᱜ ᱛᱟᱭᱟ ᱚᱱᱟ ᱠᱤ ᱟᱹᱰᱤ ᱵᱟᱝ ᱥᱟᱦᱟᱣ ᱞᱮᱠᱟ ᱠᱟᱛᱷᱟ ᱟᱸᱡᱚᱢᱚᱜᱼᱟ ᱥᱮ ᱚᱱᱟ ᱵᱟᱢ ᱠᱷᱚᱢᱟ ᱫᱟᱲᱮᱭᱟᱜᱼᱟ ᱡᱩᱫᱤ ᱢᱤᱫᱴᱮᱱ ᱦᱚᱲ ᱛᱟᱭᱱᱚᱢ ᱨᱮ ᱟᱢ ᱞᱚᱭᱮᱞᱤᱴᱤᱢ ᱛᱟᱦᱮᱱ ᱠᱷᱟᱱ ᱡᱮ ᱢᱤᱫᱴᱮᱱ ᱦᱚᱲᱟᱜ ᱯᱟᱥᱴ ᱢᱮᱱᱟᱜ ᱛᱟᱭᱟ ᱚᱱᱟ ᱠᱤ ᱵᱟᱢ ᱥᱟᱦᱟᱣ ᱫᱟᱲᱮᱭᱟᱜᱼᱟ ᱟᱨ ᱢᱤᱫᱴᱮᱱ ᱦᱚᱲ ᱥᱟᱛᱮ ᱢᱤᱫᱴᱮᱱ ᱥᱟᱵ ᱠᱟᱜ ᱟᱢ ᱟᱹᱰᱤ ᱥᱚᱢᱯᱚᱨᱠᱚᱢ ᱧᱮᱞ ᱠᱮᱫᱟ ᱩᱱᱤ ᱥᱟᱛᱮ ᱥᱚᱝᱥᱟᱨᱮᱢ ᱛᱮᱭᱟᱨᱟ ᱜᱷᱟᱨᱚᱸᱡᱽ ᱛᱮᱭᱟᱨ ᱡᱚᱛᱚ ᱠᱤᱪᱷᱩ ᱯᱷᱮᱢᱮᱞᱤ ᱢᱤᱫᱴᱮᱱ ᱮᱢ ᱛᱮᱭᱟᱨᱟ ᱯᱷᱤᱭᱩᱪᱟᱨᱮᱢ ᱧᱮᱞ ᱠᱮᱫᱟ ᱤᱢᱳᱥᱚᱱ ᱯᱨᱚᱛᱮᱠᱴᱤ ᱫᱤᱠ ᱠᱤᱱᱛᱩ ᱩᱱᱤ ᱴᱷᱮᱱ ᱮᱢ ᱮᱢᱟᱣᱟᱫᱮᱭᱟ ᱟᱨ ᱤᱧ ᱡᱚᱠᱷᱚᱱ ᱦᱚᱴᱟᱛ ᱠᱚᱨᱮᱛᱮ ᱡᱩᱫᱤᱢ ᱟᱸᱡᱚᱢ ᱠᱷᱟᱱ ᱡᱮ ᱩᱱᱤ ᱦᱚᱲᱟᱜ ᱨᱮᱱ ᱵᱟᱹᱦᱩ ᱢᱮᱱᱟᱜ ᱠᱚᱛᱟᱭᱟ ᱛᱟᱦᱚᱞᱮ ᱚᱸᱰᱮ ᱠᱤ ᱟᱭᱢᱟ ᱡᱟᱹᱥᱛᱤ ᱟᱢ ᱟᱜᱷᱟᱛ ᱵᱟᱢ ᱧᱟᱢᱟ ᱡᱮ ᱢᱤᱫᱴᱮᱱ ᱦᱚᱲ ᱥᱟᱛᱮ ᱥᱚᱢᱯᱚᱨᱠᱚ ᱧᱮᱞ ᱠᱮᱫᱮᱭᱟ ᱯᱟᱥᱴ ᱱᱚᱦᱚᱭ ᱟᱢ ᱦᱤᱲᱤᱧ ᱠᱟᱛᱮ ᱠᱷᱚᱢᱟ ᱠᱟᱛᱮᱢ ᱛᱮᱭᱟᱨ ᱫᱟᱲᱮᱭᱟᱜᱼᱟ ᱠᱤᱱᱛᱩ ᱢᱤᱫᱴᱮᱱ ᱦᱚᱲ ᱨᱮᱱ ᱵᱟᱹᱦᱩ ᱢᱮᱱᱟᱜ ᱠᱚᱛᱟᱭᱟ ᱱᱤᱭᱟᱹ ᱠᱤᱱᱛᱩ ᱟᱢᱮᱢ ᱥᱟᱦᱟᱣ ᱫᱟᱲᱮᱭᱟᱜᱼᱟ ᱚᱠᱟᱴᱟᱜ ᱛᱮ ᱡᱟᱹᱥᱛᱤ ᱫᱚ ᱠᱚᱥᱴᱚ ᱠᱟᱨᱚᱱ ᱱᱚᱰᱮ ᱵᱚᱱ ᱧᱮᱞᱟ ᱢᱤᱫᱴᱮᱡ ᱠᱩᱲᱤ ᱯᱟᱸᱪ ᱨᱮ ᱟᱭᱟᱜ ᱟᱜᱷᱟᱛ ᱧᱟᱢ ᱠᱷᱟᱹᱛᱤᱨ ᱩᱱᱤ ᱪᱮᱫ ᱮ ᱪᱮᱠᱟ ᱠᱮᱫᱟ ᱡᱮ ᱨᱤᱞᱮᱥᱚᱱᱥᱤᱯ ᱠᱷᱚᱡ ᱚᱪᱚᱜ ᱦᱮᱡ ᱮᱱᱟ ᱟᱡ ᱱᱤᱡᱮ ᱵᱷᱟᱵᱮ ᱢᱤᱫᱴᱮᱡ ᱠᱮᱨᱤᱭᱟᱨ ᱛᱷᱨᱩ ᱛᱮ ᱠᱤᱱᱛᱩ ᱯᱷᱨᱤᱰᱚᱢ ᱥᱤᱞ ᱱᱚᱝᱠᱟ ᱞᱟᱭᱤᱯᱷ ᱥᱴᱟᱭᱤᱞ ᱪᱟᱞᱟᱣ ᱠᱮᱫᱟᱭ ᱛᱚ ᱚᱸᱰᱮ ᱠᱷᱚᱡ ᱦᱮᱡ ᱠᱟᱛᱮ ᱦᱚᱴᱟᱛ ᱠᱟᱹᱨᱤᱛᱮ ᱡᱚᱠᱷᱚᱱ ᱢᱤᱫᱴᱮᱡ ᱵᱚᱞᱚ ᱦᱟᱸᱥᱫᱟ ᱥᱟᱶ ᱩᱱᱤᱭᱟᱜ ᱨᱤᱞᱮᱥᱚᱱᱥᱤᱯ ᱦᱩᱭᱮᱱ ᱛᱟᱭᱟ ᱚᱸᱰᱮ ᱩᱱᱤ ᱢᱮᱱ ᱠᱮᱫᱟ ᱡᱮ ᱦᱮᱸ ᱢᱤᱫᱴᱮᱡ ᱢᱚᱡᱽ ᱦᱚᱲᱤᱧ ᱧᱟᱢ ᱠᱮᱫᱮᱭᱟ ᱟᱨ ᱩᱱᱤ ᱥᱟᱛᱮ ᱯᱷᱤᱭᱩᱪᱟᱨ ᱧᱮᱞᱮ ᱪᱮᱥᱴᱟ ᱠᱮᱫᱟ ᱠᱤᱱᱛᱩ ᱦᱚᱴᱟᱛ ᱠᱟᱹᱨᱤᱛᱮ ᱡᱚᱠᱷᱚᱱᱮ ᱧᱮᱞ ᱠᱮᱫᱟ ᱡᱮ ᱵᱚᱞᱚ ᱦᱟᱸᱥᱫᱟ ᱨᱮᱱ ᱯᱟᱥ ᱛᱚ ᱫᱩᱨᱮᱨ ᱠᱚᱛᱷᱟ ᱟᱡ ᱨᱮᱱ ᱵᱟᱹᱦᱩ ᱠᱩᱲᱤ ᱢᱮᱱᱟᱜ ᱠᱚᱛᱟᱭᱟ ᱤᱧ ᱡᱚᱠᱷᱚᱡ ᱪᱤᱠᱟᱹᱭᱟ ᱤᱧ ᱡᱚᱠᱷᱚᱡ ᱵᱚᱞᱚ ᱦᱟᱸᱥᱫᱟᱭ ᱪᱤᱠᱟᱹ ᱠᱮᱫᱟ ᱩᱱᱤ ᱴᱷᱮᱱ ᱠᱷᱚᱡ ᱢᱩᱵᱷ ᱚᱱ ᱵᱚᱱ ᱢᱮᱱ ᱵᱨᱮᱠᱟᱯ ᱞᱟᱹᱜᱤᱫ ᱚᱨᱛᱷᱟᱛ ᱚᱸᱰᱮ ᱵᱚ ᱵᱩᱡᱷᱟᱹᱣ ᱧᱟᱢ ᱠᱮᱫ ᱡᱮ ᱵᱚᱞᱚ ᱦᱟᱸᱥᱫᱟ ᱫᱚ ᱱᱤᱛᱚᱜ ᱢᱤᱫᱴᱮᱡ ᱯᱞᱮ ᱵᱚᱭ ᱠᱟᱱᱟᱭ ᱩᱱᱤᱭᱟᱜ ᱥᱚᱢᱚᱥᱛᱚ ᱫᱤᱠ ᱠᱤᱱᱛᱩ ᱵᱟᱝ ᱴᱷᱤᱠ ᱛᱟᱭᱟ ᱤᱧ ᱡᱚᱠᱷᱚᱡ ᱩᱱᱤ ᱠᱩᱲᱤ ᱪᱤᱠᱟᱹ ᱠᱮᱫᱮᱭᱟᱭ ᱵᱚᱞᱚ ᱦᱟᱸᱥᱫᱟ ᱟᱡ ᱵᱟᱧᱪᱟᱣ ᱞᱟᱹᱜᱤᱫ ᱤᱧ ᱡᱚᱠᱷᱚᱱ ᱵᱷᱤᱰᱤᱭᱳ ᱠᱚᱞ ᱨᱮ ᱢᱤᱭᱩᱴ ᱯᱷᱳᱴᱳ ᱦᱟᱱᱟ ᱱᱤᱭᱟᱹ ᱠᱚ ᱱᱤᱭᱟᱹ ᱠᱚ ᱢᱮᱛᱟᱭ ᱠᱟᱱᱟᱭ ᱚᱛᱛᱟᱪᱟᱨ ᱮᱫᱮ ᱠᱟᱱᱟᱭ ᱛᱤᱱ ᱡᱚᱠᱷᱚᱱ ᱟᱸᱡᱚᱢ ᱮᱫᱮ ᱠᱟᱱᱟᱭ ᱡᱮ ᱦᱮᱸ ᱦᱳᱴᱮᱞ ᱨᱮ ᱮᱴᱟᱜ ᱠᱩᱲᱤ ᱥᱟᱛᱮ ᱢᱤᱱᱟᱹᱧ ᱡᱟᱛᱮ ᱱᱩᱭ ᱥᱟᱛᱮ ᱵᱨᱮᱠᱟᱯ ᱦᱩᱭ ᱜᱚᱫᱚᱜ ᱛᱟᱭ ᱵᱚᱞᱟ ᱦᱟᱸᱥᱫᱟ ᱡᱮ ᱯᱞᱮ ᱵᱚᱭ ᱠᱟᱱᱟᱭ ᱚᱱᱟ ᱛᱚ ᱟᱨ ᱰᱟᱭᱨᱮᱠᱴ ᱥᱚᱨᱟᱥᱚᱨᱤ ᱵᱟᱭ ᱞᱟᱹᱭ ᱫᱟᱲᱮᱭᱟᱜ ᱠᱟᱱᱟ ᱚᱱᱠᱟ ᱠᱟᱛᱮ ᱠᱤᱱᱛᱩ ᱵᱞᱮᱠᱢᱮᱞ ᱠᱮᱫᱮᱭᱟᱭ ᱯᱷᱚᱞᱮ ᱤᱧ ᱡᱚᱠᱷᱚᱱ ᱩᱱᱤ ᱠᱩᱲᱤ ᱪᱤᱠᱟᱭᱟ ᱥᱚᱞᱚᱱᱤ ᱢᱩᱨᱢᱩ ᱪᱤᱠᱟᱭᱟ ᱩᱱᱤ ᱢᱮᱱ ᱠᱮᱫᱟ ᱡᱮ ᱥᱚᱢᱟᱡᱽ ᱛᱟᱞᱟᱨᱮ ᱤᱱᱟᱹᱜ ᱦᱚᱲ ᱠᱚ ᱵᱟᱰᱟᱭ ᱠᱮᱫᱟ ᱢᱤᱫᱴᱮᱡ ᱛᱚ ᱤᱧᱟᱹᱜ ᱛᱚ ᱤᱢᱳᱥ ᱛᱟᱦᱮᱸ ᱠᱟᱱᱟ ᱤᱱᱟᱹᱜ ᱠᱤᱪᱷᱩ ᱥᱚᱯᱱᱚ ᱩᱱᱤ ᱥᱟᱛᱮᱧ ᱧᱮᱞ ᱠᱮᱫᱟ ᱯᱷᱚᱞᱮ ᱩᱱᱤ ᱟᱭᱟᱜ ᱞᱚᱭᱟᱞᱤᱴᱤ ᱤᱱᱟᱹᱜ ᱜᱮ ᱛᱟᱦᱮᱸ ᱠᱟᱱ ᱛᱟᱭᱟ ᱩᱱᱤ ᱟᱨ ᱮᱴᱟᱜ ᱰᱟᱦᱟᱨ ᱫᱚ ᱵᱟᱭ ᱯᱟᱸᱡᱟ ᱫᱟᱲᱮ ᱞᱮᱫᱟ ᱱᱤᱡᱮ ᱵᱟᱭ ᱢᱮᱱᱫᱟ ᱴᱷᱤᱠ ᱜᱮᱭᱟ ᱱᱩᱭ ᱪᱟᱞᱟᱣᱮᱱ ᱛᱮ ᱪᱤᱠᱟᱹᱭᱮᱱᱟ ᱟᱨ ᱢᱤᱫᱴᱮᱱ ᱠᱚᱲᱟ ᱠᱚ ᱦᱤᱡᱩᱜᱼᱟ ᱚᱱᱟ ᱠᱤᱱᱛᱩ ᱵᱟᱭ ᱥᱤᱫᱷᱟᱱᱛᱚᱭ ᱦᱟᱛᱟᱣ ᱫᱟᱲᱮ ᱞᱮᱫᱟ ᱠᱟᱨᱚᱱ ᱩᱱᱤ ᱢᱤᱫᱴᱮᱱ ᱟᱭᱟᱜ ᱪᱚᱴᱨᱮ ᱤᱱᱟᱹᱜ ᱜᱮ ᱞᱚᱭᱟᱞᱤᱴᱤ ᱦᱮᱡ ᱞᱮᱱ ᱛᱟᱭᱟ ᱯᱷᱚᱞᱮ ᱩᱱᱤ ᱢᱤᱫᱴᱮᱱ ᱰᱟᱦᱟᱨ ᱜᱮᱭ ᱧᱮᱞ ᱧᱟᱢ ᱠᱮᱫᱟ ᱥᱩᱥᱟᱭᱤᱰ ᱠᱟᱨᱚᱱ ᱱᱤᱛ ᱫᱷᱟᱹᱵᱤᱡ ᱚᱠᱚᱭ ᱚᱠᱚᱭ ᱦᱚᱲ ᱯᱮ ᱫᱩᱞᱟᱹᱲ ᱠᱟᱱᱟ ᱯᱮ ᱩᱱᱠᱩ ᱜᱮᱯᱮ ᱵᱟᱲᱟᱭ ᱧᱟᱢᱟ ᱢᱚᱡᱽ ᱛᱮ ᱡᱮ ᱢᱤᱫᱴᱮᱡ ᱡᱟᱦᱟᱸᱭ ᱫᱩᱞᱟᱹᱲ ᱫᱤ ᱠᱟᱱᱟ ᱩᱱᱤ ᱮᱴᱟᱜ ᱠᱩᱲᱤ ᱥᱟᱛᱮ ᱪᱟᱞᱟᱣ ᱮᱱᱛᱮ ᱤᱱᱟᱹᱜ ᱩᱥᱟᱹᱨᱟ ᱛᱮᱫᱚ ᱥᱩᱥᱟᱭᱤᱰ ᱨᱮᱱᱟᱜ ᱯᱚᱫ ᱫᱚ ᱵᱟᱵᱚᱱ ᱦᱟᱛᱟᱣᱟ ᱢᱤᱫᱴᱮᱡ ᱥᱴᱮᱯ ᱛᱟᱦᱮᱱᱟ ᱵᱟᱹᱭ ᱵᱟᱹᱭ ᱛᱮ ᱤᱱᱟᱹᱜ ᱜᱮ ᱟᱜᱷᱟᱛ ᱵᱚᱱ ᱧᱟᱢᱟ ᱵᱟᱹᱭ ᱵᱟᱹᱭ ᱛᱮ ᱚᱸᱰᱮ ᱤᱜᱱᱳᱨ ᱛᱷᱨᱩ ᱡᱟᱦᱟᱱᱟᱜ ᱛᱷᱨᱩ ᱵᱟᱹᱭ ᱵᱟᱹᱭ ᱛᱮ ᱤᱱᱟᱹᱜ ᱜᱮ ᱟᱜᱷᱟᱛ ᱵᱚᱱ ᱧᱟᱢᱟ ᱡᱮ ᱵᱟᱹᱭ ᱵᱟᱹᱭ ᱛᱮ ᱢᱤᱫᱴᱮᱡ ᱰᱤᱯᱨᱮᱥ ᱨᱮᱱᱟᱜ ᱟᱹᱰᱤ ᱪᱚᱨᱚᱢ ᱢᱟᱛᱨᱟ ᱨᱮᱵᱚᱱ ᱪᱟᱞᱟᱜᱼᱟ ᱡᱟᱦᱟᱸᱭ ᱠᱷᱚᱡ ᱡᱮ ᱤᱱᱟᱹᱜ ᱜᱮ ᱦᱚᱲᱢᱚ ᱨᱮ ᱡᱩᱫᱟᱹ ᱯᱷᱤᱞᱤᱝ ᱟᱹᱭᱠᱟᱹᱜᱼᱟ ᱡᱮ ᱚᱸᱰᱮ ᱠᱷᱚᱡ ᱩᱰᱩᱠ ᱦᱤᱡᱩᱜ ᱨᱮᱱᱟᱜ ᱢᱚᱱ ᱢᱟ ᱪᱮᱫ ᱪᱮᱥᱴᱟ ᱢᱟ ᱵᱟᱭ ᱢᱮᱱ ᱩᱞᱴᱟᱹᱣ ᱜᱮ ᱟᱨᱦᱚᱸ ᱵᱤᱜᱽᱲᱟᱹᱣ ᱪᱟᱞᱟᱜᱼᱟ ᱟᱨ ᱦᱟᱱᱛᱮ ᱠᱷᱚᱱ ᱥᱟᱢᱟᱝ ᱨᱮᱱ ᱦᱚᱲ ᱦᱚᱸ ᱚᱱᱟ ᱯᱚᱨᱤᱥᱛᱷᱤᱛᱤ ᱟᱨᱦᱚᱸ ᱠᱤᱱᱛᱩ ᱵᱟᱹᱭ ᱵᱟᱹᱭᱛᱮ ᱰᱤᱯ ᱤᱫᱤᱭᱟ ᱠᱟᱨᱚᱱ ᱩᱱᱤ ᱢᱟ ᱚᱸᱰᱮ ᱠᱷᱚᱱ ᱚᱪᱚᱜ ᱮ ᱪᱟᱞᱟᱜ ᱠᱟᱱ ᱵᱮᱠᱟᱯ ᱮ ᱠᱷᱚᱡᱚᱜ ᱠᱟᱱ ᱩᱱᱤ ᱢᱟ ᱯᱞᱮ ᱵᱚᱭ ᱠᱟᱱ ᱡᱟ ᱫᱚᱨᱠᱟর ᱛᱟᱦᱮᱸ ᱠᱟᱱᱟ ᱩᱱᱤ ᱢᱟᱭ ᱧᱟᱢ ᱠᱮᱫ ᱟᱨ ᱪᱮᱫ ᱮ ᱠᱷᱚᱡᱚᱜ ᱠᱟᱱᱟ ᱚᱸᱰᱮ ᱟᱨ ᱡᱟᱨ ᱯᱷᱚᱞᱮ ᱤᱱᱟᱹᱜᱮ ᱰᱤᱯᱨᱮᱥ ᱨᱮ ᱪᱟᱞᱟᱣᱱᱟ ᱠᱩᱲᱤ ᱚᱱᱟ ᱯᱷᱚᱞᱮ ᱠᱤᱱᱛᱩ ᱥᱩᱥᱟᱭᱤᱰ ᱮ ᱦᱟᱛᱟᱣ ᱠᱮᱫᱟ ᱛᱚ ᱱᱤᱛ ᱫᱷᱟᱹᱵᱤᱡ ᱱᱤᱭᱟᱹᱜᱤᱧ ᱞᱟᱹᱭᱟ ᱡᱮ ᱵᱷᱤᱰᱤᱭᱳ ᱨᱮ ᱛᱤᱱᱟᱹᱜ ᱫᱷᱟᱹᱵᱤᱡ ᱡᱟ ᱡᱟᱧ ᱨᱚᱲ ᱠᱮᱫᱟ ᱚᱱᱟ ᱠᱚ ᱡᱩᱫᱤ ᱵᱟᱥᱛᱚᱵ ᱨᱮᱜᱮ ᱡᱩᱫᱤ ᱥᱟᱹᱨᱤᱭᱟᱜ ᱦᱩᱭᱩᱜ ᱠᱷᱟᱡ ᱛᱟᱦᱚᱞᱮ ᱵᱚᱞᱚ ᱦᱟᱸᱥᱫᱟ ᱡᱮ ᱢᱮᱱᱟᱭᱟ ᱱᱤᱭᱟᱹ ᱜᱮᱵᱚᱱ ᱢᱮᱱᱟ ᱡᱮ ᱩᱱᱤ ᱫᱚ ᱡᱮᱞ ᱪᱟᱞᱟᱜ ᱠᱷᱚᱱ ᱫᱚ ᱚᱠᱚᱭ ᱦᱚᱸ ᱵᱟᱠᱚ ᱟᱴᱠᱟᱣ ᱫᱟᱲᱮᱭᱟᱭᱟ ᱫᱚᱥ ᱵᱚᱪᱷᱚᱨ ᱨᱮᱱᱟᱜ ᱡᱮᱞ ᱨᱮᱱᱟᱜ ᱡᱮ ᱠᱳᱨᱥ ᱢᱮᱱᱟᱜᱼᱟ ᱚᱱᱟ ᱫᱚ ᱠᱤᱱᱛᱩ ᱩᱱᱤ ᱠᱷᱟᱴᱟᱣ ᱜᱮ ᱞᱟᱜᱟᱣᱟᱭᱟ ᱚᱱᱟ ᱦᱚᱸ ᱰᱟᱸᱰᱚᱢ ᱥᱚᱦᱚᱠᱟᱨᱮ ᱠᱟᱨᱚᱱ ᱱᱤᱭᱟᱹ ᱪᱷᱟᱲᱟ ᱩᱱᱤ ᱴᱷᱮᱱ ᱟᱨ ᱪᱮᱫ ᱦᱚᱸ ᱰᱟᱦᱟᱨ ᱠᱤᱱᱛᱩ ᱵᱚᱨᱛᱚᱢᱟᱱ ᱨᱮ ᱵᱟᱹᱱᱩᱜ ᱛᱟᱭᱟ ᱛᱚ ᱵᱷᱤᱭᱚᱨᱥ ᱟᱯᱮᱭᱟᱜ ᱪᱮᱫ ᱢᱚᱛᱟᱢᱚᱛ ᱚᱱᱟ ᱚᱵᱚᱥᱥᱳᱭ ᱜᱮ ᱠᱚᱢᱮᱱᱴ ᱨᱮᱯᱮ ᱢᱮᱛᱟᱣᱟᱹᱧᱟᱹ ᱠᱟᱨᱚᱱ ᱛᱮᱦᱮᱧ ᱟᱵᱚᱣᱟᱜ ᱥᱚᱢᱟᱡᱽ ᱨᱮ ᱡᱮ ᱵᱚᱱ ᱧᱮᱞ ᱮᱫᱟ ᱥᱩᱫᱷᱩ ᱚᱨᱛᱷᱚ ᱫᱤᱠ ᱠᱷᱚᱱ ᱯᱨᱚᱛᱤᱴᱤ ᱟᱞᱟᱫᱟ ᱥᱚᱢᱟᱡᱽ ᱨᱮ ᱧᱮᱞᱟ ᱟᱠᱚᱣᱟᱜ ᱯᱟᱣᱟᱨ ᱡᱳᱨ ᱛᱮ ᱠᱤᱱᱛᱩ ᱵᱟᱧᱪᱟᱜ ᱠᱟᱱᱟ ᱠᱚ ᱠᱤᱱᱛᱩ ᱟᱵᱚᱣᱟᱜ ᱥᱟᱶᱛᱟᱞ ᱥᱚᱢᱟᱡᱽ ᱫᱚ ᱟᱹᱰᱤ ᱡᱩᱫᱟᱹ ᱜᱮᱭᱟ ᱟᱵᱚᱣᱟᱜ ᱥᱟᱶᱛᱟᱞ ᱥᱚᱢᱟᱡᱽ ᱨᱮᱫᱚ ᱱᱮᱭ ᱨᱮᱱᱟᱜ ᱯᱟᱣᱟᱨ ᱪᱟᱞᱟᱜᱼᱟ ᱯᱟᱭᱥᱟ ᱨᱮᱱᱟᱜ ᱯᱟᱣᱟᱨ ᱫᱚ ᱵᱟᱝ ᱟᱨ ᱛᱮᱦᱮᱧ ᱡᱩᱫᱤ ᱯᱟᱭᱥᱟ ᱠᱷᱟᱹᱛᱤᱨ ᱠᱚᱭᱚᱜ ᱯᱷᱮᱱ ᱯᱷᱚᱞᱳᱣᱟᱨ ᱡᱟᱹᱥᱛᱤ ᱢᱮᱱᱟᱜ ᱠᱚᱣᱟ ᱫᱳᱥᱤ ᱡᱩᱫᱤ ᱚᱫᱳᱥᱤ ᱡᱩᱫᱤ ᱵᱚᱱ ᱱᱤᱨᱫᱳᱥ ᱡᱩᱫᱤ ᱵᱚᱱ ᱯᱨᱚᱢᱟᱱᱤᱛᱚ ᱠᱷᱟᱱ ᱛᱟᱦᱚᱞᱮ ᱟᱵᱚᱣᱟᱜ ᱥᱟᱶᱛᱟᱞ ᱥᱚᱢᱟᱡᱽ ᱨᱮᱦᱚᱸ ᱮᱢᱚᱱ ᱪᱮᱫ ᱰᱤᱯᱷᱟᱨᱮᱱᱴ ᱠᱤᱱᱛᱩ ᱵᱟᱝ ᱛᱟᱦᱮᱱᱟ ᱠᱟᱨᱚᱱ ᱟᱵᱚᱣᱟᱜ ᱥᱟᱶᱛᱟᱞ ᱥᱚᱢᱟᱡᱽ ᱨᱮ ᱡᱩᱫᱤ ᱨᱟᱡᱚᱛᱛᱚ ᱠᱚᱨᱟᱣ ᱪᱟᱞᱟᱜ ᱠᱷᱟᱱ ᱯᱩᱨᱟᱹ ᱥᱟᱫᱷᱟ ᱥᱤᱫᱷᱟᱹ ᱦᱚᱲ ᱦᱩᱭ ᱞᱟᱜᱟᱣ ᱟᱢᱟ ᱱᱮᱭ ᱨᱮᱱᱟᱜ ᱯᱟᱣᱟᱨ ᱟᱢ ᱴᱷᱮᱱ ᱞᱟᱜᱟᱜᱼᱟ ᱪᱮᱫ ᱯᱟᱭᱥᱟ ᱨᱮᱱᱟᱜ ᱯᱟᱣᱟᱨ ᱦᱚᱸ ᱠᱤᱱᱛᱩ ᱵᱟᱢ ᱩᱫᱩᱜ ᱫᱟᱲᱮᱭᱟᱜᱼᱟ ᱟᱞᱮᱭᱟᱜ ᱥᱟᱶᱛᱟᱞ ᱥᱚᱢᱟᱡᱽ ᱫᱚ ᱚᱱᱠᱟᱱ ᱠᱟᱱ ᱜᱮᱭᱟ ᱛᱚ ᱛᱤᱦᱤᱧ ᱡᱩᱫᱤ ᱞᱚᱵᱚ ᱦᱟᱸᱥᱫᱟ ᱵᱚᱞᱚ ᱦᱟᱸᱥᱫᱟ ᱡᱩᱫᱤ ᱫᱳᱥᱤ ᱠᱟᱱ ᱠᱷᱟᱡ ᱛᱟᱦᱚᱞᱮ ᱩᱱᱤᱭᱟᱜ ᱵᱟᱧᱪᱟᱣ ᱨᱮᱱᱟᱜ ᱰᱟᱦᱟᱨ ᱡᱟᱛᱮ ᱵᱟᱝ ᱛᱟᱦᱮᱱ ᱛᱟᱭ ᱩᱱᱤ ᱡᱟᱛᱮ ᱡᱮᱞ ᱠᱷᱟᱴᱟᱣ ᱜᱮ ᱞᱟᱜᱟᱣᱟᱭ